ᱚᱞᱪᱤᱠᱤ ᱥᱮᱪᱮᱫ ᱛᱟᱞᱢᱟ ᱤᱭᱩᱴᱩᱵᱽ ᱪᱮᱱᱮᱞ ᱯᱟᱦᱴᱟ ᱠᱷᱚᱱ ᱥᱟᱱᱟᱢ ᱠᱚᱜᱮ ᱥᱟᱹᱜᱩᱱ ᱫᱟᱨᱟᱢ ᱜᱟᱛᱮ ᱠᱚ ᱛᱮᱦᱮᱧ ᱫᱚ ᱟᱨᱦᱚᱸ ᱢᱤᱫᱴᱟᱝ ᱱᱟᱣᱟ ᱵᱷᱤᱰᱤᱭᱳ ᱟᱹᱜᱩ ᱠᱟᱛᱮᱧ ᱦᱮᱡ ᱟᱠᱟᱱᱟ ᱵᱷᱤᱰᱤᱭᱳ ᱫᱚ ᱦᱩᱭᱩᱜ ᱠᱟᱱᱟ ᱵᱟᱯᱞᱟ ᱵᱤᱱᱛᱤ ᱫᱚᱥᱟᱨ ᱦᱟᱹᱴᱤᱧ ᱨᱮᱱᱟᱜ ᱢᱩᱬᱩᱛ ᱠᱟᱛᱷᱟ ᱟᱫᱚ ᱵᱤᱱᱛᱤ ᱠᱚᱫᱚ ᱱᱚᱝᱠᱟ ᱥᱮᱨᱮᱧ ᱛᱟᱞᱟᱛᱮ ᱵᱟᱹᱦᱩ ᱯᱟᱦᱴᱟ ᱨᱮᱱ ᱠᱚ ᱠᱩᱞᱤ ᱠᱟᱱᱟ ᱛᱚᱠᱚᱭ ᱦᱚᱨᱚᱞᱟᱜᱼᱟ ᱦᱚᱨ ᱫᱚ ᱱᱚᱝᱠᱟ

ᱟᱫᱚ ᱱᱚᱜᱼᱚᱭ ᱱᱚᱝᱠᱟ ᱱᱚᱣᱟ ᱥᱮᱨᱮᱧ ᱠᱚᱫᱚ ᱱᱚᱣᱟ ᱥᱮᱨᱮᱧ ᱛᱟᱞᱟᱛᱮ ᱵᱟᱹᱦᱩ ᱯᱟᱦᱴᱟ ᱨᱮᱱ ᱟᱨ ᱡᱟᱶᱟᱭ ᱯᱟᱦᱴᱟ ᱨᱮᱱ ᱱᱚᱜᱼᱚᱭ ᱱᱚᱝᱠᱟ ᱠᱚ ᱨᱚᱯᱚᱲ ᱮᱱᱟ ᱟᱫᱚ ᱱᱤᱛᱚᱜ ᱨᱮᱱᱟᱜ ᱢᱩᱬᱩᱫ ᱠᱟᱛᱷᱟᱧ ᱞᱟᱹᱭ ᱟᱸᱡᱚᱢ ᱟᱯᱮ ᱜᱮ ᱚᱱᱟ ᱢᱩᱬᱩᱫ ᱠᱟᱛᱷᱟ ᱫᱚ ᱦᱩᱭᱩᱜ ᱠᱟᱱᱟ ᱵᱟᱹᱦᱩ ᱯᱟᱦᱴᱟ ᱨᱮᱱ ᱠᱚ ᱠᱩᱠᱞᱤ ᱠᱟᱱᱟ ᱡᱮ ᱱᱚᱜᱼᱚᱭ ᱱᱚᱝᱠᱟ ᱟᱹᱰᱤ ᱵᱩᱜᱤ ᱜᱮ ᱟᱨ ᱱᱟᱯᱟᱭ ᱜᱮᱯᱮ ᱥᱮᱴᱮᱨᱮᱱ ᱫᱚ ᱚᱠᱚᱭ ᱱᱚᱣᱟ ᱦᱚᱨ ᱰᱟᱦᱟᱨ ᱫᱚᱭ ᱵᱮᱱᱟᱣ ᱞᱮᱫᱟ ᱟᱨ ᱚᱠᱟ ᱦᱚᱨ ᱰᱟᱦᱟᱨ ᱯᱮ ᱯᱟᱸᱡᱟ ᱠᱮᱫ ᱛᱮ ᱱᱚᱝᱠᱟ ᱱᱟᱯᱟᱭ ᱫᱚᱯᱮ ᱥᱮᱴᱮᱨᱮᱱᱟ ᱟᱯᱮ ᱛᱟᱞᱟ ᱨᱮ ᱥᱮ ᱟᱵᱚ ᱛᱟᱞᱟ ᱨᱮ ᱡᱟᱦᱟᱱ ᱮᱴᱠᱮᱴᱚᱬᱮ ᱪᱮᱫ ᱦᱚᱸ ᱵᱟᱝ ᱦᱩᱭ ᱞᱮᱱᱟ ᱟᱫᱚ ᱩᱱ ᱨᱮ ᱡᱟᱶᱟᱭ ᱯᱟᱦᱴᱟ ᱨᱮᱱ ᱠᱚ ᱞᱟᱹᱭ ᱨᱩᱣᱟᱹᱲ ᱮᱫᱟ ᱱᱚᱣᱟ ᱦᱚᱨ ᱰᱟᱦᱟᱨ ᱫᱚ ᱦᱟᱯᱲᱟᱢ ᱠᱚᱠᱚ ᱛᱮᱭᱟᱨ ᱞᱮᱫᱟ ᱚᱱᱟ ᱦᱚᱨ ᱰᱟᱦᱟᱨ ᱛᱮ ᱛᱟᱲᱟᱢ ᱠᱟᱛᱮᱫ ᱜᱮ ᱱᱚᱜᱼᱚᱭ ᱱᱚᱝᱠᱟ ᱵᱩᱜᱤ ᱫᱚᱞᱮ ᱥᱮᱴᱮᱨ ᱟᱠᱟᱱᱟ ᱡᱟᱦᱟᱱᱟᱜ ᱮᱴᱠᱮᱴᱚᱬᱮ ᱥᱮ ᱨᱩᱣᱟᱹ ᱨᱟᱵᱟᱝ ᱪᱮᱫ ᱦᱚᱸ ᱵᱟᱝ ᱦᱩᱭ ᱟᱠᱟᱱᱟ ᱟᱫᱚ ᱱᱚᱜᱼᱚᱭ ᱱᱚᱝᱠᱟ ᱱᱚᱣᱟ ᱵᱤᱱᱛᱤ ᱨᱮᱱᱟᱜ ᱢᱩᱬᱩᱫ ᱠᱟᱛᱷᱟ ᱫᱚᱧ ᱞᱟᱹᱭ ᱟᱸᱡᱚᱢᱟᱫ ᱯᱮᱭᱟ ᱟᱫᱚ ᱛᱮᱦᱮᱧ ᱫᱚ ᱱᱤᱱᱟᱹᱜ ᱜᱮ ᱢᱟ ᱮᱱᱠᱷᱟᱱ ᱥᱟᱱᱟᱢ ᱠᱚᱜᱮ ᱡᱚᱦᱟᱨ ᱟᱨᱦᱚᱸ ᱛᱟᱭᱚᱢ ᱫᱟᱨᱟᱢ ᱨᱮᱵᱚᱱ ᱧᱟᱯᱟᱢᱟ